ᱥᱟᱱᱟᱢ ᱠᱚᱜᱮ ᱜᱩᱱᱢᱟᱱ ᱥᱟᱶᱛᱮ ᱫᱟᱨᱟᱢ ᱫᱤᱥᱚᱢ ᱯᱮᱲᱟ ᱠᱚ ᱟᱫᱚ ᱵᱟᱦᱟᱫᱩᱨ ᱜᱚᱢᱠᱮ ᱜᱩᱱᱢᱟᱱ ᱫᱷᱟᱨᱟᱢ ᱟᱹᱵᱤᱱ ᱮᱦᱚᱵ ᱨᱮᱵᱤᱱ ᱥᱮᱴᱮᱨ ᱟᱠᱟᱱᱟ ᱥᱚᱦᱚᱨ ᱥᱮᱴᱮᱨ ᱟᱠᱟᱱᱟᱵᱤᱱ ᱡᱟᱦᱟᱸ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱡᱚᱦᱟᱨ ᱜᱮ ᱡᱚᱦᱟᱨ ᱜᱮ ᱡᱚᱦᱟᱨ ᱜᱮ ᱟᱫᱚ ᱚᱱᱠᱟ ᱢᱟ ᱦᱟᱸᱜ ᱴᱚᱯᱤᱠ ᱠᱚᱢᱟ ᱪᱮ ᱤᱭᱟᱹ ᱠᱚᱢᱟ ᱦᱟᱸᱜ ᱵᱟᱵᱚ ᱫᱚᱦᱚ ᱠᱟᱜᱼᱟ ᱛᱮᱦᱮᱧ ᱫᱚ ᱧᱟᱢ ᱟᱵᱚ ᱮᱵᱟᱨ ᱴᱚᱯᱤᱠ ᱡᱟᱦᱟᱸ ᱞᱮᱠᱟᱱᱟᱜ ᱵᱚ ᱠᱩᱥᱤᱭᱟᱜᱼᱟ ᱚᱱᱠᱟᱱᱟᱜ ᱵᱚ ᱥᱟᱵᱟ ᱟᱨ ᱯᱨᱟᱭ ᱞᱮᱠᱟ ᱫᱷᱟᱨᱟ ᱜᱮ ᱦᱟᱸᱜ ᱢᱮᱱᱫᱚ ᱪᱟᱹᱞᱩᱜ ᱠᱟᱱᱟ ᱟᱫᱚ ᱴᱟᱭᱤᱞ ᱫᱚ ᱴᱨᱟᱭᱟᱞ ᱜᱮ ᱟᱫᱚ ᱟᱵᱚ ᱫᱚ ᱚᱱᱟᱜᱮ ᱴᱨᱟᱭᱟᱞ ᱚᱱᱟᱜᱮ ᱨᱤᱭᱮᱞ ᱟᱫᱚ ᱟᱨᱦᱚᱸ ᱡᱩᱫᱤ ᱯᱮᱲᱟ ᱠᱚ ᱢᱮᱱᱟᱜ ᱵᱚᱱᱟ ᱡᱟᱦᱟᱸ ᱠᱚᱱᱟᱜ ᱞᱟᱭᱤᱵᱷ ᱵᱚᱱ ᱧᱮᱞᱮᱫᱼᱟ ᱮᱱᱠᱷᱟᱱ ᱵᱚᱱ ᱡᱚᱲᱟᱣ ᱫᱟᱲᱮᱭᱟᱜᱼᱟ ᱟᱵᱚ ᱥᱟᱱᱛᱟᱲ ᱥᱟᱶᱛᱟ ᱥᱚᱢᱟᱡᱽ ᱟᱹᱨᱤᱪᱟᱹᱞᱤ ᱡᱟᱹᱛᱤ ᱫᱷᱚᱨᱚᱢ ᱱᱚᱣᱟ ᱵᱟᱨᱮᱛᱮ ᱠᱷᱟᱥ ᱠᱟᱛᱮ ᱱᱟᱦᱟᱜ ᱱᱚᱣᱟ ᱪᱮᱱᱮᱞ ᱫᱚ ᱟᱵᱚ ᱥᱟᱱᱛᱟᱲ ᱠᱚᱣᱟᱜ ᱠᱟᱛᱷᱟ ᱜᱮ ᱦᱩᱭᱩᱜᱼᱟ ᱟᱨ ᱮᱴᱟᱜ ᱡᱟᱹᱛᱤ ᱫᱷᱚᱨᱚᱢ ᱠᱚᱣᱟᱜ ᱠᱟᱛᱷᱟ ᱫᱚ ᱦᱟᱸᱜ ᱵᱟᱵᱚ ᱦᱚᱴᱚᱨ ᱵᱟᱲᱟᱭᱟ ᱵᱟᱵᱚ ᱯᱨᱚᱥᱠᱟᱨ ᱵᱟᱲᱟᱭᱟ ᱪᱮᱫᱟᱜ ᱪᱮ ᱟᱵᱚ ᱫᱚ ᱦᱚᱲᱟᱜ ᱫᱚ ᱵᱟᱵᱚ ᱪᱩᱜᱽᱞᱤᱭᱟ ᱪᱩᱜᱽᱞᱤ ᱫᱚ ᱵᱟᱵᱚ ᱞᱮᱠᱷᱟᱜᱼᱟ ᱟᱫᱚ ᱯᱮᱲᱟ ᱠᱚ ᱟᱨ ᱜᱟᱛᱮ ᱠᱚ ᱟᱨ ᱵᱚᱭᱦᱟ ᱠᱚ ᱢᱤᱥᱤ ᱠᱚ ᱟᱭᱳ ᱠᱚ ᱵᱟᱵᱟ ᱠᱚ ᱦᱤᱞᱤ ᱠᱚ ᱫᱟᱹᱭ ᱠᱚ ᱫᱟᱫᱟ ᱠᱚ ᱥᱟᱸᱜᱟᱛ ᱠᱚ ᱦᱟᱛᱚᱢ ᱠᱚ ᱜᱚᱲᱚᱢ ᱠᱚ ᱡᱟᱦᱟᱸ ᱜᱮ ᱢᱮᱱᱟᱜ ᱵᱚᱱᱟ ᱠᱩᱢᱟᱝ ᱠᱚ ᱠᱩᱢᱟᱝ ᱠᱚ ᱦᱟᱛᱚᱢ ᱠᱚ ᱟᱨᱦᱚᱸ ᱠᱟᱠᱟ ᱠᱚ ᱠᱟᱹᱠᱤ ᱠᱚ ᱜᱚᱲᱚᱢ ᱡᱟᱦᱟᱸ ᱜᱮ ᱢᱮᱱᱟᱜ ᱵᱚᱱ ᱥᱩᱥᱟᱹᱨ ᱥᱩᱥᱟᱹᱨᱤᱭᱟᱹ ᱠᱚ ᱫᱚᱨᱵᱟᱨᱤᱭᱟᱹ ᱠᱚ ᱵᱤᱪᱟᱹᱨᱤᱭᱟᱹ ᱠᱚ ᱡᱟᱦᱟᱸ ᱜᱮ ᱟᱵᱚ ᱥᱟᱱᱛᱟᱲ ᱡᱟᱹᱛᱤ ᱥᱟᱱᱛᱟᱲ ᱥᱚᱢᱟᱡᱽ ᱞᱟᱹᱜᱤᱫ ᱜᱚᱲᱚ ᱵᱚ ᱠᱷᱚᱡᱚᱜ ᱠᱟᱱᱟ ᱟᱨ ᱜᱚᱲᱚ ᱮᱢᱚᱜ ᱥᱟᱱᱟᱭᱮᱫ ᱵᱚᱱ ᱡᱮ ᱡᱟᱦᱟᱱᱟᱜ ᱧᱟᱢ ᱥᱟᱱᱟᱭᱮᱫ ᱵᱚᱱ ᱟᱨ ᱵᱟᱝ ᱡᱟᱦᱟᱱᱟᱜ ᱪᱟᱵᱟ ᱥᱟᱱᱟᱭᱮᱫ ᱵᱚᱱ ᱟᱵᱚ ᱥᱟᱱᱛᱟᱲ ᱥᱟᱶᱛᱟ ᱨᱮᱱᱟᱜ ᱠᱟᱛᱷᱟ ᱜᱮ ᱠᱷᱟᱥ ᱠᱟᱛᱮ ᱦᱟᱸᱜ ᱵᱚ ᱠᱟᱛᱷᱟᱜᱼᱟ ᱟᱫᱚ ᱡᱚᱲᱟᱜ ᱢᱟᱵᱚ ᱫᱮᱞᱟ ᱵᱚ ᱠᱟᱛᱷᱟ ᱟᱵᱚ ᱨᱚᱯᱚᱲ ᱟᱵᱚ ᱜᱟᱞᱚᱪ ᱟᱵᱚ ᱟᱵᱚ ᱥᱟᱶᱛᱟ ᱥᱚᱢᱟᱡᱽ ᱟᱹᱨᱤ ᱪᱟᱹᱞᱤ ᱞᱟᱭ ᱞᱟᱠᱪᱟᱨ ᱚᱠᱟ ᱞᱮᱠᱟ ᱨᱮᱵᱚ ᱛᱟᱭᱚᱢ ᱟᱠᱟᱱᱟ ᱚᱠᱟ ᱞᱮᱠᱟ ᱨᱮᱵᱚ ᱞᱟᱦᱟᱜᱼᱟ ᱪᱮᱫ ᱞᱮᱠᱟ ᱨᱮᱵᱚ ᱥᱤᱠᱠᱷᱤᱛᱚᱜᱼᱟ ᱪᱮᱫ ᱞᱮᱠᱟ ᱨᱮᱵᱚ ᱜᱮᱭᱟᱱᱚᱜᱼᱟ ᱟᱫᱚ ᱡᱚᱲᱟᱜ ᱢᱟ ᱞᱟᱜᱟᱣᱵᱚᱱ ᱟᱨ ᱦᱚᱸᱠᱚ ᱟᱫᱚ ᱜᱚᱢᱠᱮ ᱫᱚ ᱦᱟᱸᱜ ᱚᱰᱚᱠ ᱟᱠᱟᱱᱟ ᱯᱟᱞᱮᱱᱚᱜ ᱟᱹᱞᱤᱧᱟᱜ ᱪᱮᱫ ᱠᱚᱪᱚ ᱵᱟᱭ ᱠᱩᱥᱤᱭᱟᱫᱟ ᱡᱟᱭᱦᱳᱠ ᱚᱱᱟ ᱠᱟᱨᱚᱱ ᱫᱚ ᱱᱟᱜ ᱵᱟᱹᱞᱤᱧ ᱞᱟᱹᱭ ᱫᱟᱲᱮᱭᱟᱜᱼᱟ ᱥᱮ ᱪᱮᱫ ᱛᱟᱭ ᱚᱥᱩᱵᱤᱫᱷᱟ ᱟᱠᱟᱱᱟ ᱟᱨ ᱟᱵᱚ ᱢᱟ ᱡᱟᱦᱟᱸ ᱞᱮᱠᱟᱱ ᱵᱟᱵᱚ ᱚᱱᱠᱟᱱ ᱜᱮᱭᱟᱵᱚ ᱟᱨ ᱚᱱᱟ ᱠᱷᱚᱱ ᱵᱮᱥ ᱢᱟ ᱱᱟᱜ ᱵᱟᱵᱚ ᱜᱟᱱᱟ ᱡᱟᱦᱟᱸ ᱞᱮᱠᱟ ᱵᱚ ᱜᱟᱱᱮᱜᱼᱟ ᱤᱱᱠᱟᱹ ᱜᱮᱵᱚ ᱜᱟᱱᱟ ᱪᱮᱥᱴᱟᱭ ᱟᱵᱚ ᱟᱨᱦᱚᱸ ᱵᱮᱥ ᱵᱚ ᱜᱟᱱᱟ ᱡᱩᱫᱤ ᱵᱟᱵᱚ ᱜᱟᱱᱮᱜᱼᱟ ᱵᱚ ᱞᱟᱹᱯᱟᱹᱭ ᱟᱵᱚ ᱵᱟᱵᱚ ᱵᱟᱢ ᱜᱟᱱᱮᱜᱼᱟ ᱮᱱᱠᱷᱟᱱ ᱦᱤᱡᱩᱜ ᱢᱟᱵᱚ ᱡᱚᱲᱟᱜ ᱢᱟᱵᱚ ᱟᱨ ᱤᱧ ᱵᱚ ᱜᱟᱱ ᱦᱚᱪᱚᱭᱤᱧ ᱢᱟ ᱪᱮᱫ ᱠᱚ ᱵᱟᱹᱧ ᱜᱟᱱᱮᱜᱼᱟ ᱟᱫᱚ ᱥᱟᱶᱛᱟ ᱥᱚᱢᱟᱡᱽ ᱵᱟᱨᱮᱛᱮ ᱥᱟᱱᱛᱟᱲ ᱥᱟᱶ ᱜᱮ ᱠᱟᱛᱷᱟ ᱢᱟ ᱦᱩᱭᱩᱜᱼᱟ ᱚᱠᱚᱭᱟᱜ ᱦᱚᱲᱢᱚ ᱨᱮ ᱥᱟᱱᱛᱟᱲ ᱢᱟᱭᱟᱝ ᱞᱤᱸᱡᱤᱱ ᱠᱟᱱᱟ ᱚᱠᱚᱭᱟᱜ ᱦᱚᱲᱢᱚ ᱨᱮ ᱪᱮᱫ ᱵᱚ ᱢᱮᱱᱟ ᱥᱟᱱᱛᱟᱲ ᱥᱮ ᱥᱟᱶᱛᱟ ᱟᱨ ᱟᱹᱨᱤᱪᱟᱹᱞᱤ ᱥᱚᱢᱟᱡᱽ ᱞᱟᱠᱪᱟᱨ ᱵᱤᱫᱷᱤ ᱵᱤᱫᱷᱟᱱ ᱡᱟᱦᱟᱸ ᱜᱮ ᱢᱮᱱᱟᱜᱼᱟ ᱟᱵᱚ ᱥᱟᱶᱛᱟ ᱥᱚᱢᱟᱡᱽ ᱨᱮᱱᱟᱜ ᱡᱟᱦᱟᱸᱭ ᱜᱟᱹᱦᱤᱨ ᱠᱷᱚᱱᱮ ᱠᱩᱥᱤᱭᱟᱜᱼᱟ ᱜᱟᱹᱦᱤᱨ ᱠᱷᱚᱱ ᱫᱚᱨᱚᱡᱟᱜᱼᱟ ᱜᱟᱹᱦᱤᱨ ᱠᱷᱚᱱᱮ ᱤᱭᱟᱹᱭᱮᱜᱼᱟ ᱫᱩᱞᱟᱹᱲᱮᱜᱼᱟ ᱚᱱᱠᱟᱱ ᱯᱮᱲᱟ ᱠᱚ ᱦᱤᱡᱩᱜ ᱢᱟ ᱟᱨ ᱡᱟᱦᱟᱸᱭ ᱠᱚ ᱵᱟᱰᱟᱭ ᱥᱟᱱᱟ ᱵᱚᱱᱟ ᱪᱮ ᱵᱟᱰᱟᱭ ᱵᱟᱰᱟᱭ ᱚᱪᱚ ᱥᱟᱱᱟ ᱵᱚᱱᱟ ᱟᱵᱚ ᱥᱟᱶᱛᱟ ᱥᱚᱢᱟᱡᱽ ᱟᱹᱨᱤᱪᱟᱹᱞᱤ ᱞᱟᱭᱼᱞᱟᱠᱪᱟᱨ ᱵᱟᱨᱮᱛᱮ ᱟᱹᱰᱤ ᱦᱚᱲ ᱵᱚᱱ ᱢᱮᱱᱟ ᱦᱚᱲ ᱵᱩᱡᱷᱟᱹᱣ ᱫᱚ ᱟᱹᱰᱤ ᱢᱩᱥᱠᱤᱞ ᱜᱮᱭᱟ ᱛᱚ ᱱᱚᱣᱟ ᱠᱟᱛᱷᱟ ᱫᱚ ᱵᱮᱠᱟᱨ ᱜᱮ ᱠᱟᱛᱷᱟ ᱠᱟᱱᱟ ᱦᱚᱲ ᱵᱩᱡᱷᱟᱹᱣ ᱫᱚ ᱟᱹᱰᱤ ᱢᱩᱥᱠᱤᱞ ᱜᱮᱭᱟ ᱱᱤᱡᱮ ᱛᱮ ᱱᱚᱣᱟ ᱫᱚ ᱢᱟᱱᱟᱣ ᱢᱮ ᱡᱮ ᱤᱧ ᱫᱚ ᱵᱩᱡᱷᱟᱹᱣ ᱫᱚ ᱵᱟᱹᱧ ᱫᱟᱲᱮᱭᱟᱠᱚᱣᱟ ᱟᱨ ᱦᱚᱲ ᱵᱩᱡᱷᱟᱹᱣ ᱫᱚ ᱤᱧ ᱫᱚ ᱵᱟᱭ ᱜᱟᱱᱚᱜᱼᱟ

ᱱᱚᱝᱠᱟᱱ ᱥᱟᱹᱨᱤ ᱠᱟᱛᱷᱟ ᱡᱟᱦᱟᱸᱨᱮ ᱪᱚᱨᱪᱟ ᱦᱩᱭᱩᱜᱼᱟ ᱡᱟᱦᱟᱸᱨᱮ ᱨᱚᱯᱚᱲ ᱦᱩᱭᱩᱜᱼᱟ ᱧᱮᱞᱮᱢ ᱫᱟᱲᱮᱭᱟᱜᱼᱟ ᱥᱮ ᱟᱸᱡᱚᱢᱮᱢ ᱫᱟᱲᱮᱭᱟᱜᱼᱟ ᱱᱚᱣᱟ ᱠᱚᱫᱚ ᱵᱟᱵᱚ ᱫᱟᱲᱮᱭᱟᱜᱼᱟ ᱥᱮᱭᱟᱨ ᱢᱟ ᱟᱹᱰᱤ ᱥᱟᱺᱜᱤᱧ ᱧᱚᱜ ᱠᱟᱛᱷᱟ ᱠᱟᱱᱟ ᱟᱫᱚ ᱪᱚᱞᱚ ᱮᱱᱦᱚᱸ ᱯᱟᱞᱮᱱ ᱤᱧᱟᱹᱜ ᱵᱤᱥᱮᱥ ᱢᱮᱱᱟᱜᱼᱟ ᱡᱮ ᱟᱵᱚ ᱥᱟᱱᱛᱟᱲ ᱥᱚᱢᱟᱡᱽ ᱨᱮ ᱤᱱᱟᱹᱜ ᱫᱤᱞ ᱫᱟᱲᱮ ᱮᱢ ᱟᱠᱟᱫ ᱵᱚᱱ ᱜᱮᱭᱟ ᱢᱟᱨᱟᱝ ᱵᱩᱨᱩ ᱡᱟᱦᱮᱨ ᱟᱭᱳ ᱪᱮᱢᱚᱬᱮ ᱛᱟᱠᱚ ᱱᱤᱱᱟᱹᱜ ᱫᱤᱞ ᱫᱟᱲᱮ ᱠᱚ ᱮᱢ ᱟᱠᱟᱫ ᱵᱚᱱ ᱜᱮᱭᱟ ᱡᱮ ᱟᱵᱚ ᱡᱟᱦᱟᱸ ᱥᱟᱜ ᱟᱢᱱᱟ ᱥᱟᱢᱱᱟ ᱨᱚᱯᱚᱲ ᱨᱮᱱᱟᱜ ᱫᱤᱞ ᱫᱟᱲᱮ ᱯᱟᱞᱮᱱᱟᱜ ᱢᱟᱨᱟᱝ ᱵᱩᱨᱩ ᱡᱟᱦᱮᱨ ᱠᱚ ᱮᱢ ᱟᱠᱟᱫ ᱵᱚᱱ ᱜᱮᱭᱟ ᱡᱩᱫᱤ ᱠᱚ ᱮᱢ ᱟᱠᱟᱫ ᱵᱚᱱᱟ ᱮᱱᱠᱷᱟᱱ ᱜᱷᱩᱨᱞᱟᱹᱣ ᱦᱤᱡᱩᱜ ᱢᱟ ᱟᱨ ᱱᱚᱣᱟ ᱟᱵᱚ ᱟᱠᱷᱲᱟ ᱨᱮ ᱵᱚᱞᱚᱱ ᱢᱟ ᱟᱨ ᱥᱟᱶᱛᱟ ᱥᱚᱢᱟᱡᱽ ᱨᱮᱱᱟᱜ ᱠᱟᱛᱷᱟ ᱡᱩᱫᱤ ᱟᱵᱚ ᱵᱟᱲᱟᱭ ᱥᱟᱱᱟ ᱵᱚᱱᱟ ᱮᱱᱠᱷᱟᱱ ᱠᱩᱞᱤ ᱫᱟᱲᱮ ᱧᱟᱵᱚ ᱟᱨ ᱡᱩᱫᱤ ᱟᱵᱚ ᱵᱚ ᱵᱷᱟᱹᱵᱤᱭᱟ ᱥᱟᱶᱛᱟ ᱥᱚᱢᱟᱡᱽ ᱵᱟᱨᱮᱛᱮ ᱵᱟᱝ ᱩᱛᱟᱹᱨ ᱵᱟᱹᱧ ᱵᱟᱲᱟᱭᱟ ᱢᱮᱱᱠᱷᱟᱱ ᱱᱤᱦᱟᱹᱛ ᱤᱧ ᱞᱟᱹᱭ ᱠᱟᱛᱮ ᱵᱚ ᱵᱩᱡᱷᱟᱹᱣ ᱦᱚᱪᱚᱭᱤᱧᱟ ᱫᱟᱭᱟ ᱠᱟᱛᱮ ᱪᱮᱫᱟᱜ ᱪᱮ ᱤᱧ ᱟᱵᱚ ᱥᱟᱶᱛᱟ ᱥᱚᱢᱟᱡᱽ ᱦᱚᱲ ᱠᱟᱹᱱᱟᱹᱧ ᱥᱟᱶᱛᱟ ᱥᱚᱢᱟᱡᱽ ᱨᱮᱱᱟᱜ ᱠᱟᱛᱷᱟ ᱟᱹᱰᱤ ᱜᱟᱱ ᱤᱧ ᱢᱮᱱᱮᱫ ᱟᱨ ᱤᱧ ᱵᱟᱝ ᱵᱟᱲᱟᱭ ᱦᱚᱲ ᱡᱩᱫᱤ ᱟᱵᱚ ᱥᱟᱶᱛᱟ ᱥᱚᱢᱟᱡᱽ ᱵᱟᱨᱮ ᱛᱟᱦᱮᱱᱟ ᱢᱮᱱ ᱢᱮᱱᱟ ᱮᱱᱠᱷᱟᱱ ᱥᱟᱶᱛᱟ ᱥᱚᱢᱟᱡᱽ ᱟᱹᱰᱤ ᱢᱟᱨᱟᱝ ᱤᱯᱷᱮᱠᱴ ᱦᱩᱭᱩᱜᱼᱟ ᱵᱟᱝ ᱵᱟᱲᱟᱭ ᱦᱚᱲ ᱢᱤᱫᱴᱤᱡ ᱚᱱᱟ ᱠᱟᱛᱷᱟ ᱞᱟᱹᱭᱟ ᱡᱟᱦᱟᱱᱟᱜ ᱮᱢ ᱢᱮᱱᱟ ᱮᱱᱠᱷᱟᱱ ᱩᱱ ᱥᱚᱢᱚᱭ ᱫᱚ ᱯᱨᱚᱵᱞᱮᱢ ᱦᱩᱭ ᱫᱟᱲᱮᱭᱟᱜᱼᱟ ᱚᱱᱟᱛᱮ ᱧᱮᱞᱤᱧ ᱠᱟᱱᱟ ᱵᱚᱱ ᱟᱸᱡᱚᱢᱤᱧ ᱠᱟᱱᱟ ᱵᱚᱱ ᱨᱚᱲᱮᱫ ᱟᱹᱧ ᱤᱧ ᱮᱱᱠᱷᱟᱱ ᱵᱟᱹᱵᱩ ᱟᱢ ᱫᱚ ᱵᱟᱹᱲᱤᱡ ᱮᱢ ᱨᱚᱲᱮᱫᱼᱟ ᱱᱚᱣᱟ ᱠᱚᱫᱚ ᱱᱚᱣᱟ ᱠᱚᱫᱚ ᱵᱟᱹᱲᱤᱡ ᱜᱮᱭᱟ ᱱᱚᱣᱟ ᱠᱚᱫᱚ ᱱᱚᱣᱟ ᱠᱚᱫᱚ ᱱᱚᱝᱠᱟᱱ ᱜᱮᱭᱟ ᱟᱵᱚ ᱥᱚᱢᱟᱡᱽ ᱨᱮᱱ ᱦᱚᱲ ᱡᱩᱫᱤ ᱵᱚᱠᱟ ᱜᱮᱭᱟ ᱮᱱᱠᱷᱟᱱ ᱫᱚ ᱥᱤᱠᱷᱤᱛ ᱞᱟᱹᱜᱤᱫ ᱱᱤᱦᱟᱹᱛ ᱪᱮᱥᱴᱟᱭ ᱢᱟ ᱤᱧ ᱫᱚ ᱟᱵᱚ ᱥᱚᱢᱟᱡᱽ ᱨᱮᱱ ᱥᱤᱠᱷᱤᱛ ᱞᱟᱹᱜᱤᱫ ᱤᱧ ᱪᱷᱩᱴᱟᱹᱣ ᱟᱠᱟᱱᱟ ᱤᱧ ᱦᱤᱥᱟᱹᱵ ᱛᱮ ᱟᱨ ᱚᱠᱚᱭ ᱫᱚ ᱚᱠᱟ ᱞᱮᱠᱟ ᱵᱚ ᱵᱩᱡᱷᱟᱹᱣᱮᱫᱼᱟ ᱤᱧ ᱪᱮᱫ ᱤᱧ ᱪᱷᱩᱴᱟᱹᱣ ᱟᱠᱟᱱᱟ ᱚᱱᱟ ᱦᱚᱸ ᱠᱷᱩᱞᱟᱹ ᱠᱷᱩᱞᱟᱹ ᱵᱚᱱ ᱞᱟᱹᱭ ᱫᱟᱲᱮᱭᱟᱜᱼᱟ ᱟᱢ ᱫᱚᱢ ᱢᱮᱱᱮᱫᱼᱟ ᱡᱮ ᱵᱟᱝ ᱥᱟᱶᱛᱟ ᱥᱚᱢᱟᱡᱽ ᱨᱮᱱᱟᱜ ᱞᱟᱦᱟᱱᱛᱤ ᱞᱟᱹᱜᱤᱫ ᱮᱢ ᱪᱷᱩᱴᱟᱹᱣ ᱟᱠᱟᱱᱟ ᱮᱠᱪᱩᱭᱮᱞᱤ ᱫᱚ ᱟᱢ ᱫᱚ ᱱᱟᱥᱟᱣᱮᱫ ᱟᱢ ᱵᱮᱨᱵᱟᱫᱮᱫ ᱟᱢ ᱞᱟᱹᱫᱩᱲᱮᱫ ᱟᱢ ᱨᱟᱹᱯᱩᱫᱮᱫ ᱟᱢ ᱡᱟᱦᱟᱱᱟᱜ ᱜᱮᱵᱚᱱ ᱢᱮᱱ ᱫᱟᱲᱮᱭᱟᱜᱼᱟ ᱦᱮᱡ ᱠᱟᱛᱮ ᱵᱚᱱ ᱢᱮᱱ ᱫᱟᱲᱮᱭᱟᱜᱼᱟ ᱠᱷᱩᱞᱟᱹ ᱠᱷᱩᱞᱟᱹ ᱠᱩᱠᱩ ᱟᱵᱚ ᱚᱠᱚᱭᱟᱜ ᱦᱚᱸ ᱵᱟᱵᱚ ᱠᱩᱢᱵᱽᱲᱩ ᱟᱠᱟᱫᱼᱟ ᱚᱠᱚᱭᱟᱜ ᱦᱚᱸ ᱵᱟᱵᱚ ᱩᱠᱩ ᱟᱠᱟᱫᱼᱟ ᱡᱩᱫᱤ ᱟᱵᱚ ᱥᱟᱹᱨᱤ ᱥᱟᱹᱛ ᱦᱚᱲ ᱠᱟᱱᱟ ᱵᱚ ᱮᱱᱠᱷᱟᱱ ᱠᱩᱞᱟᱹ ᱠᱩᱞᱟᱹ ᱠᱟᱛᱮ ᱵᱚᱱ ᱨᱚᱯᱚᱲ ᱫᱟᱲᱮᱭᱟᱜᱼᱟ ᱱᱚᱰᱮ ᱯᱩᱭᱥᱟᱹ ᱴᱟᱠᱟ ᱦᱚᱸ ᱵᱟᱭ ᱞᱟᱜᱟᱜ ᱠᱟᱱᱟ ᱦᱩᱲᱩ ᱠᱚ ᱪᱟᱣᱞᱮ ᱦᱚᱸ ᱵᱟᱭ ᱞᱟᱜᱟᱜ ᱠᱟᱱᱟ ᱮᱱᱠᱷᱟᱱ ᱪᱮᱫᱟᱜ ᱟᱵᱚ ᱱᱚᱣᱟ ᱯᱟᱹᱪᱷᱞᱟᱹ ᱨᱮᱵᱚ ᱛᱟᱦᱮᱱᱟ ᱥᱟᱹᱨᱤ ᱥᱚᱫᱚ ᱠᱷᱚᱱ ᱫᱟᱱᱟᱝ ᱨᱮᱵᱚ ᱛᱟᱦᱮᱱᱟ ᱦᱤᱡᱩᱜ ᱢᱟ ᱨᱚᱯᱚᱲ ᱢᱟ ᱡᱩᱫᱤ ᱥᱟᱹᱨᱤᱜᱮ ᱟᱵᱚ ᱥᱟᱶᱛᱟ ᱥᱚᱢᱟᱡᱽ ᱨᱮᱱᱟᱜ ᱢᱟᱭᱟᱝ ᱟᱵᱚᱣᱟᱜ ᱦᱚᱲᱢᱚ ᱨᱮ ᱞᱤᱸᱜᱤᱱ ᱠᱟᱱᱟ ᱮᱱᱠᱷᱟᱱ ᱟᱵᱚ ᱥᱚᱢᱟᱡᱽ ᱨᱮᱱᱟᱜ ᱪᱟᱨᱪᱟ ᱪᱮᱫᱟᱜ ᱵᱚ ᱯᱟᱹᱪᱷᱞᱟᱹᱜ ᱠᱟᱱᱟ ᱵᱟᱵᱚ ᱯᱟᱹᱪᱷᱞᱟᱹᱜᱼᱟ ᱵᱟᱵᱚ ᱯᱟᱹᱪᱷᱞᱟᱹᱜᱼᱟ ᱟᱫᱚ ᱡᱟᱭᱦᱳᱠ ᱱᱤᱛ ᱫᱷᱟᱹᱵᱤᱡ ᱚᱠᱚᱭ ᱵᱟᱠᱚ ᱦᱮᱡ ᱟᱠᱟᱱᱟ ᱯᱟᱞᱮ ᱫᱤᱞ ᱫᱟᱲᱮ ᱜᱮ ᱵᱟᱠᱚ ᱠᱩᱲᱟᱹᱣ ᱟᱠᱟᱫ ᱪᱮᱫ ᱞᱮᱠᱟ ᱠᱚ ᱵᱩᱡᱷᱟᱹᱣ ᱟᱠᱟᱫ ᱪᱮᱫ ᱞᱮᱠᱟ ᱠᱚ ᱵᱩᱡᱷᱟᱹᱣ ᱟᱠᱟᱫ ᱱᱚᱣᱟ ᱠᱚ ᱱᱟᱦᱟᱜ ᱪᱮᱫ ᱵᱚᱱ ᱢᱮᱱᱟ ᱟᱨ ᱵᱟᱦᱟᱫᱩᱨ ᱜᱚᱢᱠᱮ ᱢᱤᱫ ᱜᱷᱟᱹᱲᱤᱡ ᱞᱟᱦᱟᱨᱮ ᱡᱚᱲᱟᱣ ᱞᱮᱱᱟ ᱤᱧ ᱢᱟ ᱵᱟᱹᱧ ᱪᱩᱭᱟᱹᱜ ᱞᱮᱫᱼᱟ ᱩᱱᱤ ᱯᱳᱥᱴ ᱢᱟᱨ ᱪᱮᱫ ᱛᱮ ᱩᱴᱷᱟᱹᱣ ᱮᱱᱟ ᱵᱚᱛᱚᱨ ᱛᱮ ᱩᱴᱷᱟᱹᱣ ᱮᱱᱟ ᱪᱮ ᱟᱹᱲᱤᱥ ᱛᱮ ᱩᱴᱷᱟᱹᱣ ᱮᱱᱟ ᱪᱮ ᱨᱟᱹᱜᱤ ᱛᱮ ᱩᱴᱷᱟᱹᱣ ᱮᱱᱟ ᱚᱱᱟ ᱢᱟ ᱞᱟᱹᱭ ᱦᱚᱸ ᱵᱟᱭ ᱞᱟᱹᱭ ᱦᱚᱴᱚ ᱠᱟᱫᱟ ᱟᱨ ᱦᱮᱡ ᱢᱟ ᱦᱮᱡ ᱞᱮᱱ ᱜᱮᱭᱟ

ᱢᱤᱫᱴᱤᱡ ᱚᱲᱟᱜ ᱮᱢ ᱪᱟᱞᱟᱜᱼᱟ ᱟᱫᱚ ᱦᱮᱸ ᱵᱟᱢ ᱞᱟᱹᱭ ᱦᱚᱴᱚ ᱠᱟᱜᱼᱟ ᱪᱮᱫ ᱞᱮᱠᱟ ᱠᱚ ᱵᱩᱡᱷᱟᱹᱣᱟ ᱟᱢᱟᱜ ᱚᱲᱟᱜ ᱤᱧ ᱪᱟᱞᱟᱜᱼᱟ ᱤᱧ ᱞᱟᱹᱭ ᱦᱚᱢᱟᱹᱧ ᱞᱟᱹᱭ ᱞᱮᱠᱟ ᱛᱤᱧ ᱪᱟᱞᱟᱜ ᱠᱟᱱᱟ ᱟᱢ ᱪᱮᱫ ᱞᱮᱠᱟᱢ ᱵᱩᱡᱷᱟᱹᱣᱟ ᱤᱧ ᱢᱮᱛᱟ ᱠᱤᱱ ᱢᱟᱹᱧ ᱦᱮᱡ ᱮᱱᱟ ᱢᱟᱛᱨᱟ ᱟᱫᱚ ᱯᱷᱩᱥ ᱯᱷᱟᱨᱮᱢ ᱩᱴᱷᱟᱹᱣ ᱮᱱᱟ ᱞᱟᱹᱭ ᱦᱮᱸ ᱵᱮᱴᱟ

ᱡᱟᱭᱦᱳᱠ ᱟᱵᱚ ᱥᱚᱢᱟᱡᱽ ᱨᱮ ᱱᱚᱝᱠᱟ ᱫᱤᱞ ᱫᱟᱲᱮ ᱢᱮᱱᱟᱜ ᱟᱱ ᱦᱚᱲ ᱠᱚᱫᱚ ᱵᱟᱹᱱᱩᱜ ᱠᱚᱣᱟ ᱱᱚᱣᱟ ᱜᱮ ᱤᱧ ᱢᱮᱱᱟ ᱟᱨ ᱚᱱᱟ ᱤᱫᱤ ᱠᱟᱛᱮ ᱟᱵᱚ ᱥᱚᱢᱟᱡᱽ ᱨᱮᱱ ᱚᱠᱚᱭ ᱠᱚ ᱟᱹᱰᱤ ᱡᱳᱨ ᱟᱪᱪᱷᱟ ᱛᱮᱦᱮᱧ ᱵᱟᱵᱚ ᱨᱚᱯᱚᱲ ᱞᱮᱱᱟ ᱛᱤᱥ ᱵᱚ ᱨᱚᱯᱚᱲᱟ ᱱᱚᱣᱟ ᱠᱚ ᱱᱚᱣᱟ ᱴᱟᱴᱠᱟ ᱢᱟᱴᱠᱟ ᱜᱮ ᱦᱟᱸᱜ ᱨᱚᱯᱚᱲ ᱢᱟ ᱦᱩᱭᱩᱜ ᱠᱟᱱᱟ ᱟᱫᱚ ᱡᱟᱭᱦᱳᱠ ᱛᱮᱦᱮᱧ ᱫᱚ ᱱᱤᱭᱟᱹ ᱜᱮ ᱨᱚᱯᱚᱲᱟ ᱟᱨ ᱮᱠᱞᱟ ᱢᱟ ᱦᱟᱸᱜ ᱡᱟᱦᱟᱱᱟᱜ ᱠᱚᱢᱮᱱᱴ ᱡᱩᱫᱤ ᱛᱟᱦᱮᱱᱟ ᱢᱤᱫᱴᱤᱡ ᱚᱱᱟ ᱵᱤᱥᱚᱭ ᱛᱮ ᱦᱟᱸᱜ ᱵᱚ ᱨᱚᱯᱚᱲ ᱫᱟᱲᱮᱭᱟᱜ ᱜᱮᱭᱟ

ᱵᱚᱨᱚ ᱜᱮ ᱛᱟᱵᱚᱱ ᱢᱟᱲᱟᱝ ᱨᱮ ᱟᱨ ᱢᱚᱴᱟ ᱦᱟᱠᱟᱱᱟ ᱵᱚᱨᱚ ᱜᱮ ᱢᱟᱲᱟᱝ ᱟᱠᱟᱱᱟ ᱢᱚᱴᱟ ᱦᱟᱠᱟᱱᱟ ᱚᱱᱟᱛᱮ ᱟᱵᱚ ᱠᱟᱹᱢᱤ ᱠᱟᱱᱟ ᱵᱚ ᱟᱵᱚ ᱥᱚᱢᱟᱡᱽ ᱠᱷᱚᱱ ᱵᱚᱨᱚ ᱥᱟᱦᱟ ᱞᱟᱹᱜᱤᱫ ᱥᱮ ᱵᱚᱨᱚ ᱪᱟᱵᱟ ᱞᱟᱹᱜᱤᱫ ᱟᱵᱚ ᱥᱚᱢᱟᱡᱽ ᱨᱮ ᱟᱵᱚ ᱥᱚᱢᱟᱡᱽ ᱨᱮᱱ ᱦᱚᱲ ᱪᱮᱫ ᱞᱮᱠᱟ ᱵᱟᱵᱚ ᱵᱚᱨᱚᱜᱼᱟ ᱵᱟᱵᱚ

ᱛᱚ ᱱᱚᱣᱟ ᱠᱚᱦᱚᱸ ᱢᱮᱱᱟᱜᱼᱟ ᱢᱟᱱᱮ ᱪᱟᱵᱟ ᱢᱟ ᱪᱟᱵᱟ ᱜᱮᱭᱟ ᱟᱫᱚ ᱚᱱᱟ ᱦᱩᱭ ᱫᱟᱲᱮᱭᱟᱜᱼᱟ ᱟᱵᱚ ᱵᱟᱵᱚ ᱵᱟᱲᱟᱭᱟ ᱚᱠᱟ ᱞᱮᱠᱟᱛᱮ ᱪᱟᱵᱟᱜᱼᱟ ᱟᱫᱚ ᱱᱚᱰᱮ ᱵᱚ ᱦᱮᱡ ᱞᱮᱱᱠᱷᱟᱱ ᱤᱧ ᱥᱟᱶ ᱵᱚᱱ ᱡᱚᱲᱟᱣ ᱞᱮᱱᱠᱷᱟᱱ ᱟᱵᱚ ᱱᱤᱦᱟᱹᱛᱤ ᱚᱱᱟ ᱪᱟᱵᱟ ᱨᱮᱱᱟᱜ ᱤᱧ ᱨᱤᱠᱟᱹᱭᱟ ᱟᱢ ᱡᱩᱫᱤᱢ ᱠᱷᱚᱡᱚᱜᱼᱟ ᱤᱧ ᱴᱷᱮᱱ ᱠᱷᱚᱱ ᱵᱚᱨᱚ ᱪᱟᱵᱟᱭ ᱢᱮ ᱮᱱᱠᱷᱟᱱ ᱤᱧ ᱱᱤᱦᱟᱹᱛᱤᱧ ᱪᱟᱵᱟᱭᱟ

ᱟᱨ ᱱᱚᱜᱼᱚ ᱱᱚᱣᱟ ᱱᱟᱦᱟᱜ ᱵᱚᱛᱚᱨ ᱜᱮ ᱚᱱᱟ ᱵᱚᱛᱚᱨ ᱞᱟᱡᱟᱣ ᱠᱟᱛᱷᱟ ᱠᱤᱱ ᱦᱟᱸᱜ ᱛᱚᱧ ᱨᱚᱲ ᱠᱮᱫ ᱜᱮᱭᱟ ᱟᱞᱚ ᱵᱚ ᱵᱚᱨᱚᱜ ᱢᱟ ᱟᱞᱚ ᱵᱚ ᱞᱟᱡᱟᱜ ᱢᱟ ᱡᱩᱫᱤ ᱵᱚ ᱵᱚᱨᱚᱜ ᱠᱟᱱᱟ ᱵᱚ ᱞᱟᱡᱟᱜ ᱠᱟᱱᱟ ᱮᱱᱠᱷᱟᱱ ᱱᱚᱰᱮ ᱤᱧ ᱚᱱᱟ ᱨᱮᱧ ᱠᱟᱹᱢᱤ ᱠᱟᱱᱟ ᱡᱮ ᱟᱵᱚ ᱥᱚᱢᱟᱡᱽ ᱨᱮᱱ ᱦᱚᱲᱟᱜ ᱵᱚᱛᱚᱨ ᱞᱟᱡᱟᱣ ᱤᱧ ᱪᱟᱵᱟ ᱞᱟᱹᱜᱤᱫ ᱤᱧ ᱪᱷᱩᱴᱟᱹᱣ ᱠᱟᱱᱟ ᱟᱨ ᱵᱟᱢ ᱪᱟᱵᱟ ᱫᱟᱲᱮᱭᱟᱜᱼᱟ ᱱᱚᱣᱟ ᱠᱚ ᱦᱚᱸ ᱡᱩᱫᱤ ᱢᱮᱱᱟᱜᱼᱟ ᱢᱚᱱᱮᱨᱮ ᱮᱱᱠᱷᱟᱱ ᱱᱚᱰᱮ ᱦᱮᱡ ᱠᱟᱛᱮ ᱢᱮᱱᱢᱟ ᱡᱮ ᱱᱚᱣᱟ ᱠᱚᱫᱚ ᱵᱟᱢ ᱪᱟᱵᱟ ᱫᱟᱲᱮᱭᱟᱜᱼᱟ ᱵᱮᱠᱟᱨ ᱜᱮᱢ ᱪᱷᱩᱴᱟᱹᱣ ᱠᱟᱱᱟ ᱵᱮᱯᱷᱟᱞᱛᱩ ᱠᱟᱛᱷᱟᱢ ᱨᱚᱲᱮᱫᱼᱟ ᱡᱟᱦᱟᱱᱟᱜ ᱢᱮᱱ ᱥᱟᱱᱟᱭᱮᱫ ᱵᱚᱱᱟ ᱠᱷᱩᱞᱟᱹ ᱠᱷᱩᱞᱟᱹ ᱵᱚᱱ ᱢᱮᱱ ᱫᱟᱲᱮᱭᱟᱜᱼᱟ ᱟᱞᱚ ᱵᱚ ᱞᱟᱡᱟᱣ ᱵᱚᱨᱚᱜ ᱢᱟ

ᱪᱮᱫ ᱵᱚ ᱢᱮᱱᱟ ᱤᱧ ᱦᱚᱸ ᱚᱱᱛᱮ ᱢᱟ ᱵᱮᱥ ᱜᱤᱧ ᱢᱮᱱᱟ ᱡᱟᱦᱟᱸ ᱛᱤᱱᱟᱹᱜ ᱟᱵᱚ ᱥᱚᱢᱟᱡᱽ ᱥᱟᱶᱛᱟ ᱟᱹᱨᱤᱪᱟᱹᱞᱤ ᱵᱟᱨᱮ ᱛᱤᱧ ᱨᱚᱲ ᱠᱟᱱᱟ ᱪᱮ ᱫᱤᱥᱚᱢ ᱨᱮᱱᱟᱜ ᱫᱷᱟᱹᱨᱛᱤ ᱵᱟᱨᱮ ᱛᱤᱧ ᱨᱚᱲ ᱠᱟᱱᱟ ᱥᱟᱱᱟᱢᱟᱜ ᱜᱮ ᱵᱮᱥᱟᱜ ᱜᱤᱧ ᱨᱚᱲ ᱠᱟᱱᱟ ᱟᱨ ᱡᱩᱫᱤ ᱵᱟᱹᱲᱤᱡᱟᱜ ᱨᱚᱲ ᱠᱟᱱᱟ ᱮᱱᱠᱷᱟᱱ ᱫᱤᱥᱚᱢ ᱨᱮᱦᱚᱸ ᱢᱤᱫ ᱦᱚᱲ ᱪᱮᱫ ᱵᱟᱠᱚ ᱢᱮᱱᱟ ᱵᱟᱹᱵᱩ ᱟᱢ ᱫᱚ ᱵᱟᱹᱲᱤᱡᱟᱜ ᱮᱢ ᱢᱮᱱᱟ ᱢᱮᱱᱛᱮ ᱟᱹᱰᱤ ᱫᱤᱱ ᱠᱷᱚᱱ ᱤᱧ ᱟᱵᱚ ᱥᱚᱢᱟᱡᱽ ᱵᱟᱨᱮ ᱛᱤᱧ ᱨᱚᱲ ᱠᱟᱱᱟ ᱡᱟᱹᱛᱤ ᱫᱷᱚᱨᱚᱢ ᱱᱤᱭᱟᱹ ᱫᱷᱟᱣ ᱤᱧ ᱦᱮᱡ ᱮᱱᱟ ᱱᱤᱭᱟᱹ ᱫᱷᱟᱣ ᱵᱟᱝ ᱢᱟᱨᱟᱝ ᱵᱩᱨᱩ ᱡᱟᱦᱮᱨ ᱟᱹᱞᱤ ᱴᱮᱢᱚᱲ ᱫᱚ ᱠᱚᱥᱟ ᱟᱹᱰᱤ ᱜᱟᱱ ᱜᱟᱹᱦᱤᱨ ᱜᱟᱹᱦᱤᱨ ᱠᱟᱛᱷᱟ ᱨᱚᱯᱚᱲ ᱦᱩᱭ ᱟᱠᱟᱱᱟ ᱟᱨ ᱚᱱᱟ ᱨᱚᱯᱚᱲ ᱠᱟᱛᱷᱟ ᱫᱤᱥᱚᱢ ᱦᱚᱲ ᱥᱟᱢᱟᱝ ᱨᱮ ᱯᱷᱚᱴᱮᱞ ᱦᱩᱭ ᱟᱠᱟᱱᱟ ᱯᱨᱚᱠᱟᱥ ᱦᱩᱭ ᱟᱠᱟᱱᱟ ᱡᱮ ᱤᱧ ᱟᱵᱚ ᱢᱟᱨᱟᱝ ᱵᱩᱨᱩ ᱡᱟᱦᱮᱨ ᱟᱭᱳ ᱠᱚ ᱥᱟᱞᱟᱜ ᱧᱟᱯᱟᱢ ᱨᱚᱯᱚᱲ ᱠᱟᱛᱮ ᱟᱵᱚ ᱥᱚᱢᱟᱡᱽ ᱠᱷᱚᱱ ᱥᱚᱢᱚᱥᱥᱟ ᱥᱟᱦᱟ ᱨᱮᱱᱟᱜ ᱟᱸᱜᱤᱵᱷᱟᱨ ᱫᱚ ᱤᱧ ᱜᱮᱠᱚ ᱜᱚᱜ ᱟᱠᱟᱣᱫᱤᱧᱟ ᱟᱨ ᱡᱩᱫᱤ ᱚᱱᱟ ᱦᱚᱸ ᱚᱱᱠᱟ ᱠᱚ ᱰᱟᱣᱩᱴ ᱵᱩᱡᱷᱟᱹᱜᱼᱟ ᱠᱟᱹᱴᱤᱡ ᱠᱟᱹᱴᱤᱡ ᱨᱮ ᱮᱱᱠᱷᱟᱱ ᱠᱩᱠᱞᱤ ᱨᱟᱠᱟᱵ ᱠᱟᱱ ᱜᱮᱭᱟ ᱢᱚᱱᱮ ᱨᱮ ᱮᱱᱠᱷᱟᱱ ᱚᱱᱟ ᱠᱩᱠᱞᱤ ᱟᱹᱜᱩ ᱠᱟᱛᱮ ᱦᱤᱡᱩᱜ ᱢᱟ ᱜᱩᱰ ᱜᱩᱰ ᱟᱞᱚ ᱵᱚ ᱞᱟᱡᱟᱜ ᱢᱟ ᱟᱞᱚ ᱵᱚᱛᱚᱨᱚᱜ ᱢᱟ ᱠᱩᱠᱞᱤ ᱛᱮ ᱡᱮᱢ ᱞᱟᱡᱟᱜ ᱠᱟᱱᱟ ᱠᱩᱞᱤ ᱛᱮ ᱡᱮᱢ ᱞᱟᱡᱟᱜ ᱠᱟᱱᱟ ᱡᱩᱫᱤ ᱠᱩᱞᱤ ᱛᱮᱢ ᱞᱟᱡᱟᱜ ᱠᱟᱱᱟ ᱮᱱᱠᱷᱟᱱ ᱫᱚ ᱟᱢ ᱫᱚ ᱢᱩᱨᱩᱠ ᱜᱮᱢ ᱛᱟᱦᱮᱱᱟ ᱪᱤᱠᱟᱛᱮ ᱵᱟᱢ ᱠᱩᱠᱞᱤᱭᱟ ᱢᱟᱱᱮ ᱵᱟᱢ ᱵᱟᱲᱟᱭᱟ ᱵᱟᱢ ᱵᱟᱲᱟᱭᱟ ᱢᱟᱱᱮ ᱢᱩᱨᱩᱠ ᱜᱮᱢ ᱛᱟᱦᱮᱱᱟ ᱡᱟᱦᱟᱸᱭ ᱵᱟᱭ ᱵᱟᱲᱟᱭᱟ ᱩᱱᱤ ᱫᱚ ᱢᱩᱨᱩᱠ ᱵᱚ ᱢᱮᱛᱟᱭᱟ ᱵᱟᱢ ᱵᱟᱲᱟᱭ ᱠᱷᱟᱱ ᱫᱚ ᱢᱩᱨᱩᱠ ᱠᱚ ᱢᱮᱛᱟᱢᱟ ᱵᱚᱠᱟ ᱢᱩᱨᱩᱠ ᱵᱚᱠᱟ ᱥᱮ ᱪᱤᱞᱤ ᱵᱚᱱ ᱢᱮᱛᱟ ᱠᱚᱣᱟ ᱡᱟᱦᱟᱸᱭ ᱵᱟᱭ ᱵᱟᱲᱟᱭᱟ ᱤᱧ ᱵᱚᱠᱟ ᱜᱮᱭᱟ ᱢᱤᱫᱴᱤᱡ ᱠᱷᱮᱛᱨᱮ ᱨᱮ ᱪᱮᱫ ᱠᱤᱪᱷᱩ ᱟᱹᱰᱤ ᱜᱟᱱ ᱵᱟᱹᱧ ᱵᱟᱲᱟᱭᱟ ᱚᱱᱟ ᱵᱤᱥᱚᱭ ᱛᱮ ᱤᱧ ᱦᱚᱧ ᱵᱚᱠᱟ ᱜᱮᱭᱟ ᱟᱫᱚ ᱟᱵᱚ ᱥᱟᱶᱛᱟ ᱥᱚᱢᱟᱡᱽ ᱨᱮ ᱚᱠᱟ ᱞᱮᱠᱟᱨᱮ ᱵᱚᱠᱟ ᱵᱟᱵᱚ ᱛᱟᱦᱮᱱᱟ ᱜᱟᱹᱰᱩ ᱵᱟᱵᱚ ᱛᱟᱦᱮᱱᱟ ᱱᱚᱣᱟ ᱜᱮ ᱟᱵᱚ ᱯᱨᱚᱭᱟᱥ ᱠᱟᱱᱟ ᱠᱚᱥᱤᱥ ᱠᱟᱱᱟ ᱟᱨ ᱱᱚᱣᱟ ᱟᱵᱚ ᱥᱟᱠᱥᱮᱥ ᱵᱟᱭ ᱵᱩᱡᱷᱟᱹᱣᱟ ᱟᱵᱚ ᱥᱚᱢᱟᱡᱽ ᱠᱷᱚᱱ ᱥᱚᱢᱚᱥᱥᱟ ᱪᱟᱵᱟ ᱞᱟᱹᱜᱤᱫ ᱟᱹᱰᱤ ᱜᱟᱱ ᱵᱤᱨ ᱵᱟᱱᱴᱟ ᱠᱚ ᱡᱚᱞᱢᱚ ᱮᱱᱟ ᱠᱚ ᱜᱚᱡ ᱮᱱᱟ ᱠᱚ ᱦᱮᱡ ᱮᱱᱟ ᱠᱚ ᱪᱟᱵᱟᱭᱮᱱᱟ ᱠᱚ ᱢᱟᱲᱟᱝ ᱮᱱᱟ ᱠᱚ ᱩᱱᱠᱩ ᱠᱚ ᱦᱮᱡ ᱮᱱᱟ ᱱᱩᱠᱩ ᱠᱚ ᱦᱮᱡ ᱮᱱᱟ ᱥᱚᱢᱟᱡᱽ ᱠᱚ ᱥᱮᱫ ᱠᱮᱫ ᱪᱟᱞᱟᱣ ᱮᱱᱟ ᱠᱚ ᱟᱢ ᱫᱚᱢ ᱪᱤᱞᱤ ᱠᱟᱱᱟ ᱱᱤᱛ ᱜᱤᱫᱽᱨᱟᱹ ᱠᱟᱱᱟᱢ ᱦᱚᱞᱟ ᱢᱟᱫᱷᱮᱨ ᱭᱟ ᱟᱢ ᱠᱷᱚᱱ ᱢᱟᱱ ᱢᱟᱱ ᱢᱟ ᱯᱩᱨᱩᱥ ᱠᱚ ᱪᱮᱫ ᱱᱚᱣᱟ ᱫᱷᱟᱹᱨᱛᱤ ᱯᱩᱨᱤ ᱠᱚ ᱢᱮᱴᱟᱣ ᱮᱱᱟ ᱠᱟᱹᱢᱤ ᱠᱟᱹᱢᱤ ᱛᱮᱠᱚ ᱯᱟᱨᱚᱢᱮᱱᱟ ᱟᱨ ᱪᱮᱫ ᱦᱚᱸ ᱵᱟᱠᱚ ᱪᱮᱠᱟ ᱫᱟᱲᱮᱭᱟᱜ ᱠᱟᱱᱟ ᱟᱢ ᱪᱮᱫ ᱮᱢ ᱠᱮᱸᱫᱽᱨᱟᱣᱟ ᱤᱧ ᱫᱚ ᱩᱱᱠᱩ ᱠᱷᱚᱱ ᱵᱚᱦᱩᱛ ᱵᱷᱮᱜᱟᱨ ᱥᱚᱢᱟᱡᱽ ᱥᱩᱥᱟᱹᱨ ᱜᱮ ᱠᱟᱹᱱᱟᱹᱧ ᱚᱱᱟ ᱫᱚ ᱵᱟᱵᱚ ᱵᱟᱲᱟᱭ ᱜᱚᱫ ᱠᱟᱜᱼᱟ ᱵᱷᱤᱛᱨᱤ ᱠᱟᱛᱷᱟ ᱤᱧ ᱟᱭᱳ ᱫᱚ ᱠᱷᱩᱫ ᱵᱟᱭ ᱵᱟᱲᱟᱭᱟ ᱚᱠᱟ ᱞᱮᱠᱟᱱ ᱦᱚᱯᱚᱱ ᱠᱟᱹᱱᱟᱹᱧ ᱟᱨ ᱫᱤᱥᱚᱢ ᱨᱮᱱ ᱦᱚᱲ ᱚᱠᱟ ᱞᱮᱠᱟ ᱵᱚ ᱵᱟᱲᱟᱭᱟ ᱫᱚᱢ ᱢᱮᱱᱟᱜ ᱠᱷᱟᱱ ᱠᱩᱠᱞᱤ ᱫᱚᱦᱚ ᱠᱟᱛᱮ ᱵᱤᱰᱟᱹᱣ ᱢᱮ ᱢᱤᱫᱴᱤᱡ ᱜᱟᱱ ᱨᱮᱦᱚᱸ ᱟᱨ ᱫᱚᱢ ᱵᱟᱹᱱᱩᱜ ᱠᱷᱟᱱ ᱤᱧ ᱥᱟᱶ ᱨᱚᱯᱚᱲ ᱢᱟ ᱟᱢᱟᱜ ᱫᱚᱢ ᱤᱧ ᱥᱟᱨᱥᱟᱣ ᱠᱟᱛᱮᱧ ᱫᱮᱠᱷᱟᱣ ᱟᱢᱟ ᱫᱚᱢ ᱟᱢ ᱴᱷᱮᱱ ᱤᱧ ᱥᱟᱨᱥᱟᱣ ᱠᱟᱛᱮᱧ ᱫᱮᱠᱷᱟᱣ ᱟᱢᱟ ᱟᱨ ᱫᱚᱢ ᱢᱮᱱᱟᱜ ᱠᱷᱟᱱ ᱟᱢ ᱠᱩᱞᱤ ᱠᱟᱛᱮ ᱞᱮᱠᱷᱟᱱ ᱪᱮᱫ ᱮᱢ ᱮᱢ ᱫᱟᱲᱮᱭᱟᱜᱼᱟ ᱦᱚᱲ ᱵᱚ ᱦᱤᱡᱩᱜ ᱠᱟᱱᱟ ᱵᱚ ᱧᱮᱞᱮᱫᱼᱟ ᱵᱚ ᱪᱟᱞᱟᱜ ᱠᱟᱱᱟ ᱵᱚ ᱪᱮᱫ ᱵᱚ ᱪᱮᱫᱚᱜ ᱠᱟᱱᱟ ᱪᱮᱫ ᱵᱚ ᱵᱩᱡᱷᱟᱹᱜ ᱠᱟᱱᱟ ᱪᱮᱫ ᱵᱚ ᱵᱟᱲᱟᱭ ᱫᱟᱲᱮᱭᱟᱜ ᱠᱟᱱᱟ ᱛᱮᱦᱮᱧ ᱤᱧ ᱞᱟᱭᱤᱵ ᱨᱮ ᱠᱟᱛᱮ ᱦᱟᱱᱟ ᱱᱟᱣᱟ ᱨᱚᱲ ᱠᱟᱱᱟ ᱟᱢ ᱥᱟᱱᱟ ᱢᱮᱱᱟ ᱯᱟᱨ ᱫᱚ ᱯᱟᱠᱞᱟ ᱟᱠᱟᱱᱟ ᱥᱮ ᱱᱤᱥᱟᱹ ᱟᱠᱟᱱᱟ ᱥᱮ ᱵᱩᱞ ᱟᱠᱟᱱᱟ ᱵᱚᱠᱟ ᱜᱮᱭᱟᱢ ᱢᱩᱨᱩᱠ ᱜᱮᱭᱟᱢ ᱜᱷᱟᱹᱞᱩ ᱜᱮᱭᱟᱢ ᱟᱫᱚ ᱟᱵᱚ ᱥᱟᱱᱛᱟᱲ ᱥᱚᱢᱟᱡᱽ ᱵᱟᱨᱮᱛᱮ ᱟᱢ ᱢᱤᱫ ᱢᱤᱱᱤᱴ ᱨᱚᱲ ᱠᱟᱛᱮ ᱞᱮᱠᱷᱟᱱ ᱵᱩᱜᱤ ᱠᱟᱛᱷᱟ ᱟᱵᱚ ᱥᱟᱶᱛᱟ ᱥᱚᱢᱟᱡᱽ ᱵᱟᱨᱮᱛᱮ ᱢᱤᱫ ᱢᱤᱱᱤᱴ ᱵᱩᱜᱤ ᱠᱟᱛᱷᱟ ᱨᱚᱲ ᱠᱟᱛᱮ ᱫᱮᱠᱷᱟᱣ ᱢᱮ ᱟᱵᱚ ᱥᱟᱶᱛᱟ ᱥᱚᱢᱟᱡᱽ ᱨᱮ ᱟᱹᱰᱤᱜᱟᱱ ᱥᱩᱥᱟᱹᱨᱤᱭᱟᱹ ᱢᱮᱱᱟᱜ ᱵᱚᱱᱟ ᱠᱷᱟᱹᱞᱤ ᱚᱱᱟ ᱪᱮᱫ ᱵᱚ ᱢᱮᱱᱟ ᱚᱱᱟ ᱪᱩᱜᱽᱞᱤ ᱟᱵᱚ ᱠᱤᱨᱛᱤᱥᱟᱭ ᱟᱵᱚ ᱪᱮᱫ ᱠᱚ ᱢᱮᱱᱟ ᱤᱝᱞᱤᱥ ᱠᱚᱛᱮ ᱢᱮᱱᱟᱜ ᱚᱱᱟ ᱵᱟᱹᱧ ᱵᱟᱲᱟᱭᱟ ᱵᱟᱹᱲᱤᱡ ᱵᱟᱹᱲᱤᱡᱟᱜ ᱠᱟᱛᱷᱟ ᱠᱚ ᱟᱵᱚ ᱥᱚᱢᱟᱡᱽ ᱨᱮ ᱱᱚᱝᱠᱟᱱ ᱜᱮᱭᱟ ᱦᱟᱱᱠᱟᱱ ᱜᱮᱭᱟ ᱤᱧ ᱦᱚᱸ ᱚᱱᱠᱟᱜᱮ ᱚᱵᱚᱛᱟ ᱛᱟᱦᱮᱸ ᱠᱟᱱᱟ ᱤᱧ ᱦᱚᱸ ᱚᱱᱠᱟᱜᱮ ᱨᱚᱲ ᱞᱮᱫ ᱜᱮ ᱟᱨ ᱚᱱᱟ ᱠᱷᱟᱹᱛᱤᱨ ᱫᱚ ᱚᱱᱟ ᱫᱚ ᱨᱚᱲ ᱦᱩᱭᱩᱜ ᱜᱮᱭᱟ ᱤᱧ ᱫᱚ ᱵᱟᱹᱧ ᱢᱮᱱᱟ ᱩᱱᱟᱹᱜ ᱰᱷᱮᱨ ᱫᱚ ᱡᱟᱦᱟᱸᱭ ᱠᱚ ᱵᱟᱲᱟᱭ ᱥᱟᱱᱟᱭᱮᱫ ᱵᱚᱱᱟ ᱡᱟᱦᱟᱸᱭ ᱠᱚ ᱪᱮᱫᱚᱜ ᱥᱟᱱᱟᱭᱮᱫ ᱵᱚᱱᱟ ᱮᱱᱠᱷᱟᱱ ᱞᱟᱭᱤᱵᱽ ᱨᱮᱵᱚ ᱡᱚᱲᱟᱜ ᱢᱟ ᱟᱨ ᱜᱩᱨᱩ ᱫᱩᱯ ᱠᱩᱞᱤ ᱟᱹᱜᱩ ᱠᱟᱛᱮ ᱵᱚ ᱦᱤᱡᱩᱜ ᱢᱟ ᱟᱨ ᱵᱟᱠᱷᱟᱱ ᱢᱮᱱ ᱢᱟ ᱟᱢ ᱫᱚᱢ ᱵᱚᱠᱟ ᱜᱮᱭᱟ ᱤᱧ ᱴᱷᱮᱱ ᱢᱮᱱ ᱢᱟ ᱟᱢ ᱫᱚᱢ ᱵᱚᱠᱟ ᱜᱮᱭᱟ ᱮᱱᱠᱷᱟᱱ ᱤᱧ ᱟᱢ ᱴᱷᱮᱱ ᱪᱮᱫᱚᱜᱼᱟ ᱟᱢ ᱴᱷᱮᱱ ᱤᱧ ᱪᱮᱫᱚᱜᱼᱟ ᱟᱫᱚ ᱚᱱᱟ ᱫᱚ ᱵᱟᱝ ᱢᱟᱱᱟ ᱤᱧ ᱫᱚ ᱟᱢ ᱥᱟᱶ ᱤᱧ ᱠᱟᱛᱷᱟᱜᱼᱟ ᱪᱟᱨᱪᱟᱭᱟᱹᱧ ᱟᱨ ᱵᱩᱜᱤ ᱵᱟᱹᱲᱤᱡ ᱵᱚᱱ ᱞᱟᱹᱯᱟᱹᱭᱟ ᱞᱟᱹᱭᱟᱹᱧᱟᱢ ᱪᱮᱫ ᱤᱧ ᱞᱟᱹᱭᱟᱢᱟ

ᱪᱟᱹᱞᱩ ᱟᱠᱟᱱᱟ ᱟᱵᱚ ᱮᱦᱚᱵ ᱟᱠᱟᱫ ᱟᱵᱚ ᱟᱵᱚ ᱥᱟᱶᱛᱟ ᱥᱚᱢᱟᱡᱽ ᱯᱷᱩᱨᱜᱟᱹᱞ ᱞᱟᱹᱜᱤᱫ ᱯᱷᱩᱨᱜᱟᱹᱞ ᱯᱷᱩᱨᱜᱟᱹᱞ ᱟᱵᱚ ᱥᱟᱶᱛᱟ ᱥᱚᱢᱟᱡᱽ ᱯᱷᱩᱨᱜᱟᱹᱞ ᱞᱟᱹᱜᱤᱫ ᱟᱵᱚ ᱠᱟᱹᱢᱤ ᱦᱚᱨᱟ ᱡᱟᱦᱟᱸ ᱵᱚ ᱮᱦᱚᱵ ᱟᱠᱟᱫ ᱥᱮ ᱢᱟᱹᱱᱢᱤ ᱠᱚ ᱯᱷᱩᱨᱜᱟᱹᱞ ᱞᱟᱹᱜᱤᱫ ᱡᱟᱦᱟᱸ ᱠᱟᱹᱢᱤ ᱦᱚᱨᱟ ᱦᱚᱨᱟ ᱵᱚ ᱮᱦᱚᱵ ᱟᱠᱟᱫ ᱚᱱᱟ ᱫᱚ ᱟᱵᱚ ᱥᱟᱠᱥᱮᱥᱯᱷᱩᱞ ᱠᱟᱛᱮ ᱜᱮᱵᱚ ᱪᱟᱞᱟᱜᱼᱟ ᱚᱱᱟ ᱫᱷᱟᱹᱨᱛᱤ ᱯᱩᱨᱤ ᱠᱷᱚᱱᱟᱜ ᱫᱚ ᱟᱵᱚ ᱫᱷᱟᱹᱨᱛᱤ ᱯᱩᱨᱤ ᱢᱟᱹᱱᱢᱤ ᱠᱚ ᱡᱚᱛᱚ ᱦᱚᱲ ᱵᱚ ᱢᱮᱱᱟ ᱟᱵᱚ ᱫᱚ ᱤᱱᱟᱹᱜ ᱢᱚᱥᱤᱭᱟ ᱨᱮ ᱱᱚᱝᱠᱟ ᱱᱚᱝᱠᱟ ᱫᱚᱵᱚ ᱯᱷᱩᱨᱜᱟᱹᱞ ᱞᱮᱱᱟ ᱟᱨ ᱟᱢ ᱪᱮᱫ ᱞᱮᱠᱟᱱ ᱯᱷᱩᱨᱜᱟᱹᱞ ᱮᱢ ᱢᱮᱱᱮᱫᱼᱟ ᱚᱱᱟ ᱦᱤᱡᱩᱜ ᱢᱮ ᱤᱧ ᱵᱟᱲᱟᱭ ᱦᱚᱪᱚ ᱢᱮ ᱧᱮᱞ ᱦᱚᱪᱚ ᱢᱮ ᱟᱵᱚ ᱪᱮᱫ ᱞᱮᱠᱟ ᱯᱷᱩᱨᱜᱟᱹᱞ ᱨᱮ ᱢᱮᱱᱟᱜ ᱵᱚᱱᱟ ᱟᱨ ᱪᱮᱫ ᱞᱮᱠᱟᱱ ᱯᱷᱩᱨᱜᱟᱹᱞ ᱟᱵᱚ ᱵᱚ ᱠᱷᱚᱡᱚᱜ ᱠᱟᱱᱟ ᱪᱮᱫ ᱯᱤᱪᱷᱞᱟᱹ ᱨᱮᱢ ᱫᱟᱹᱲᱮᱜᱼᱟ ᱟᱨ ᱟᱢ ᱯᱤᱪᱷᱞᱟᱹ ᱨᱮ ᱪᱮᱫ ᱮ ᱫᱟᱹᱲᱮᱜᱼᱟ ᱟᱢ ᱚᱠᱚᱭ ᱯᱤᱪᱷᱞᱟᱹ ᱨᱮᱢ ᱫᱟᱹᱲᱮᱜᱼᱟ ᱟᱨ ᱟᱢ ᱯᱤᱪᱷᱞᱟᱹ ᱨᱮ ᱚᱠᱚᱭ ᱫᱟᱹᱲᱮᱜᱼᱟ ᱟᱢ ᱩᱱᱤ ᱯᱟᱹᱪᱷᱞᱟᱹ ᱨᱮ ᱪᱮᱫᱟᱜ ᱮᱢ ᱫᱟᱲᱮᱭᱟᱜᱼᱟ ᱟᱢ ᱯᱟᱹᱪᱷᱞᱟᱹ ᱨᱮ ᱩᱱᱤ ᱪᱮᱫᱟᱜ ᱫᱟᱲᱮᱭᱟᱜᱼᱟ ᱫᱤᱥᱚᱢ ᱦᱚᱲ ᱠᱚ ᱡᱟᱦᱟᱸ ᱜᱮᱵᱚᱱ ᱧᱮᱞᱮᱜᱼᱟ ᱵᱚᱞᱚᱱ ᱢᱟ ᱱᱚᱰᱮ ᱡᱩᱫᱤ ᱦᱚᱲᱢᱚ ᱨᱮ ᱥᱟᱱᱛᱟᱲ ᱢᱟᱭᱟᱝ ᱞᱤᱸᱡᱤᱱ ᱠᱟᱱᱟ ᱡᱩᱫᱤ ᱦᱚᱲᱢᱚ ᱨᱮ ᱥᱟᱱᱛᱟᱲ ᱢᱟᱭᱟᱝ ᱞᱤᱸᱡᱤᱱ ᱠᱟᱱᱟ ᱮᱱᱠᱷᱟᱱ ᱞᱟᱭᱤᱵ ᱥᱴᱨᱤᱢ ᱨᱮ ᱡᱚᱲᱟᱣ ᱠᱟᱛᱮ ᱞᱮᱠᱷᱟᱱ ᱟᱨ ᱵᱟᱠᱷᱟᱱ ᱫᱚ ᱯᱷᱚᱞᱥ ᱥᱟᱱᱛᱟᱲ ᱠᱟᱱᱟ ᱵᱚ ᱡᱚᱛᱚ ᱫᱤᱞ ᱫᱟᱲᱮ ᱜᱮ ᱵᱟᱹᱱᱩᱜ ᱟᱹᱱᱤᱡ ᱫᱤᱞ ᱫᱟᱲᱮ ᱥᱟᱦᱟᱥ ᱜᱮ ᱵᱟᱹᱱᱩᱜ ᱟᱹᱱᱤᱡ ᱱᱚᱣᱟ ᱥᱴᱨᱤᱢ ᱨᱮ ᱡᱚᱲᱟᱜ ᱞᱟᱹᱜᱤᱫ

ᱢᱤᱫᱴᱮᱱ ᱫᱟᱲᱮ ᱢᱟ ᱟᱵᱚ ᱥᱚᱢᱟᱡᱽ ᱨᱮᱱ ᱦᱚᱲᱟᱜ ᱢᱟ ᱵᱟᱹᱱᱩᱜᱼᱟ ᱟᱵᱚ ᱥᱚᱢᱟᱡᱽ

ᱢᱤᱫ ᱦᱚᱲ ᱥᱟᱶ ᱥᱟᱢᱟᱝ ᱥᱟᱢᱟᱝ ᱨᱚᱯᱚᱲ ᱵᱮᱸᱜᱮᱫ ᱠᱟᱛᱮ ᱨᱚᱯᱚᱲ ᱵᱟᱵᱚ ᱫᱟᱲᱮᱭᱟᱜᱼᱟ ᱟᱨ ᱟᱹᱰᱤ ᱫᱤᱞ ᱫᱟᱲᱮᱭᱟᱞᱮ ᱟᱞᱮ ᱫᱚ ᱟᱹᱰᱤ ᱥᱨᱤ ᱥᱚᱨᱮᱥ ᱥᱮ ᱨᱤᱞᱟᱹᱢᱟᱞᱟ ᱟᱹᱰᱤ ᱫᱟᱲᱮᱭᱟᱞᱮ ᱟᱞᱮ ᱫᱚ ᱥᱟᱱᱛᱟᱲ ᱦᱩᱞ ᱮᱢ ᱧᱮᱞ ᱟᱠᱟᱫ ᱠᱷᱟᱱ ᱟᱢ ᱱᱤᱛ ᱦᱚᱢ ᱪᱷᱟᱛᱨᱟᱜᱼᱟ ᱥᱮᱫᱟᱭ ᱡᱟᱦᱟᱸ ᱞᱟᱹᱲᱦᱟᱹᱭ ᱦᱩᱭ ᱞᱮᱱᱟ ᱪᱮ ᱥᱟᱱᱛᱟᱲ ᱧᱩᱛᱩᱢ ᱠᱟᱛᱮ ᱥᱟᱱᱛᱟᱲ ᱦᱩᱞ ᱚᱱᱟ ᱠᱚ ᱢᱟᱧᱚᱢ ᱞᱮᱠᱷᱟᱱ ᱦᱚᱲᱢᱚ ᱦᱤᱞᱟᱹᱣ ᱜᱚᱫᱚᱜᱼᱟ ᱱᱤᱛ ᱫᱚ ᱞᱟᱭᱤᱵᱽ ᱨᱮ ᱨᱚᱯᱚᱲ ᱞᱮᱠᱷᱟᱱ ᱥᱟᱦᱟᱥ ᱜᱮ ᱵᱟᱹᱱᱩᱜᱼᱟ ᱯᱷᱮᱥᱵᱩᱠ ᱨᱮ ᱩᱱᱟᱹᱜ ᱫᱤᱱ ᱠᱷᱚᱱᱤᱧ ᱜᱚᱲᱚ ᱟᱠᱚ ᱠᱟᱱᱟ ᱱᱤᱛ ᱯᱚᱨ ᱚᱠᱚᱭ ᱡᱟᱦᱟᱸ ᱛᱤᱱᱟᱹᱜ ᱵᱟᱠᱚ ᱢᱮᱱᱟ ᱟᱨ ᱡᱩᱫᱤ ᱠᱚ ᱢᱮᱱᱟ ᱮᱱᱠᱷᱟᱱ ᱮᱴᱟᱜ ᱮᱴᱟᱜ ᱠᱚ ᱢᱮᱱᱟ ᱮᱴᱟᱜ ᱮᱴᱟᱜ ᱡᱟᱦᱟᱱᱟᱜ ᱜᱮ ᱢᱤᱫᱴᱤᱡ ᱵᱤᱥᱚᱭ ᱢᱮᱱᱟ ᱚᱱᱟ ᱠᱷᱚᱱ ᱢᱤᱫᱴᱤᱡ ᱵᱤᱥᱚᱭ ᱢᱮᱱᱟ ᱴᱚᱯᱤᱠ ᱨᱮ ᱨᱚᱯᱚᱲ ᱞᱮᱠᱷᱟᱱ ᱚᱠᱚᱭ ᱟᱢ ᱫᱚᱢ ᱵᱟᱹᱱᱩᱜ ᱢᱟᱨᱟᱝ ᱵᱩᱨᱩ ᱴᱷᱮᱱ ᱦᱚᱸ ᱚᱠᱚᱭᱟᱜ ᱜᱚᱨᱚᱡᱽ ᱦᱚᱸ ᱵᱟᱹᱱᱩᱜ ᱟᱹᱱᱤᱡ ᱢᱟᱨᱟᱝ ᱵᱩᱨᱩ ᱦᱚᱸ ᱠᱷᱟᱹᱞᱤ ᱠᱚ ᱯᱟᱹᱛᱭᱟᱹᱣᱟᱭ ᱠᱟᱱᱟ ᱡᱟᱦᱟᱸᱭ ᱠᱚ ᱯᱟᱹᱛᱭᱟᱹᱣᱟᱭ ᱠᱟᱱᱟ ᱢᱟᱨᱟᱝ ᱵᱩᱨᱩ ᱡᱟᱦᱟᱸ ᱨᱮ ᱞᱤᱴᱟᱹ ᱢᱚᱬᱮ ᱱᱩᱠᱩ ᱡᱟᱦᱟᱸᱭ ᱠᱚ ᱯᱟᱹᱛᱭᱟᱹᱣ ᱠᱟᱱᱟ ᱵᱚᱸᱜᱟ ᱵᱩᱨᱩ ᱟᱠᱚ ᱠᱟᱱᱟ ᱵᱚᱱ ᱱᱩᱠᱩ ᱦᱚᱲ ᱦᱚᱸ ᱪᱮᱫ ᱵᱚᱱ ᱢᱮᱛᱟ ᱠᱚᱣᱟ ᱟᱵᱚ ᱥᱚᱢᱟᱡᱽ ᱨᱮᱱ ᱦᱚᱲ ᱟᱨ ᱡᱟᱦᱟᱸ ᱨᱮᱢ ᱵᱮᱥᱚᱜᱼᱟ ᱚᱸᱰᱮ ᱪᱟᱞᱟᱜ ᱢᱮ ᱡᱟᱦᱟᱸ ᱨᱮᱢ ᱱᱟᱯᱟᱭᱚᱜᱼᱟ ᱩᱱᱤ ᱵᱚᱸᱜᱟ ᱵᱩᱨᱩ ᱥᱮᱵᱟ ᱫᱮᱵᱟᱭᱮᱢ ᱢᱟᱱᱮ ᱟᱢ ᱱᱚᱰᱮ ᱠᱷᱚᱱ ᱯᱨᱚᱢᱟᱱ ᱱᱚᱰᱮ ᱠᱷᱚᱱ ᱦᱚᱲᱮᱢ ᱞᱟᱜᱟᱣᱮᱫ ᱠᱚᱣᱟ ᱟᱢᱟᱜ ᱦᱚᱸᱠ ᱟᱹᱭᱫᱟᱹᱨᱤ ᱢᱮᱱᱟᱜᱼᱟ ᱚᱠᱟ ᱫᱷᱚᱨᱚᱢ ᱪᱟᱞᱟᱜ ᱥᱟᱱᱟᱭᱮᱫ ᱢᱮ ᱪᱟᱞᱟᱜ ᱢᱮ ᱪᱮᱫ ᱯᱟᱴ ᱵᱚ ᱯᱟᱲᱦᱟᱣᱮᱫ ᱠᱚᱣᱟ

ᱤᱧ ᱥᱟᱶ ᱨᱚᱯᱚᱲ ᱞᱟᱹᱜᱤᱫ ᱚᱠᱚᱭᱟᱜ ᱫᱚᱢ ᱢᱮᱱᱟ ᱥᱟᱱᱛᱟᱲᱟᱜ ᱥᱟᱱᱛᱟᱲ ᱢᱟᱭᱟᱝ ᱡᱩᱫᱤ ᱦᱚᱲᱢᱚ ᱨᱮ ᱞᱤᱧ ᱠᱟᱱᱟ ᱫᱮᱞᱟᱝ ᱫᱮᱞᱟ ᱡᱚᱲᱟᱜ ᱢᱟ ᱵᱮᱥᱤ ᱦᱟᱹᱥᱩᱭ ᱢᱮᱱᱠᱷᱟᱱ ᱤᱧ ᱧᱩᱛᱩᱢ ᱛᱮ ᱫᱮᱥ ᱫᱚᱨᱵᱟᱨ ᱫᱚᱦᱚᱭ ᱢᱟ ᱞᱚᱵᱮ ᱨᱮ ᱫᱩᱲᱩᱵ ᱤᱧ ᱢᱮᱱᱟᱧ ᱫᱚᱨᱵᱟᱨ ᱞᱚᱵᱮ ᱨᱮ ᱫᱚᱨᱵᱟᱨ ᱫᱩᱲᱩᱵ ᱤᱧ ᱯᱮ ᱥᱟᱱᱛᱟᱲ ᱠᱟᱱᱟ ᱵᱚ ᱡᱩᱫᱤ ᱟᱵᱚ ᱥᱚᱢᱟᱡᱽ ᱨᱮᱱ ᱡᱟᱦᱟᱸᱭ ᱡᱟᱦᱟᱸᱭ ᱠᱚ ᱢᱤᱢᱤᱫ ᱦᱚᱲ ᱢᱮᱱᱟᱜ ᱠᱚᱣᱟ ᱚᱱᱠᱟᱱ ᱠᱚ ᱫᱩᱨᱵᱚᱞ ᱫᱩᱨᱵᱚᱞ ᱠᱚ ᱡᱟᱦᱟᱸᱭ ᱢᱤᱫᱴᱤᱡ ᱜᱟᱱ ᱟᱵᱚ ᱥᱟᱶᱛᱟ ᱥᱚᱢᱟᱡᱽ ᱵᱟᱨᱮᱛᱮ ᱡᱟᱦᱟᱱᱟᱜ ᱜᱮ ᱡᱩᱫᱤ ᱟᱹᱲᱤᱡ ᱵᱟᱹᱲᱤᱡ ᱠᱚ ᱢᱮᱱ ᱧᱚᱜ ᱠᱮᱭᱟ ᱩᱱᱠᱩ ᱫᱚ ᱮᱠᱫᱚᱢ ᱪᱮᱫ ᱞᱮᱠᱟ ᱵᱚ ᱚᱵᱚᱥᱛᱟᱭᱮᱫ ᱠᱚᱣᱟ ᱢᱟᱱᱮ ᱪᱮᱫ ᱤᱧ ᱢᱮᱱᱟ ᱫᱩᱨᱵᱚᱞ ᱢᱟ ᱤᱧ ᱫᱩᱨᱵᱚᱞ ᱜᱮᱭᱟ ᱫᱤᱱᱟᱹᱜ ᱫᱚ ᱵᱟᱭ ᱫᱩᱲᱩᱵ-ᱟ ᱡᱩᱫᱤ ᱡᱟᱦᱟᱸᱭ ᱠᱚ ᱫᱤᱢᱟᱠ ᱨᱩᱣᱟᱹ ᱠᱚ ᱵᱷᱟᱹᱵᱤᱭᱮᱫᱼᱟ ᱡᱮ ᱫᱤᱢᱟᱠ ᱛᱟᱢ ᱫᱩᱨᱵᱚᱞ ᱜᱮᱭᱟ ᱮᱱᱠᱷᱟᱱ ᱦᱤᱡᱩᱜ ᱢᱟ ᱦᱤᱡᱩᱜ ᱢᱟ ᱡᱚᱲᱟᱜ ᱢᱟ ᱦᱤᱡᱩᱜ ᱢᱟ ᱡᱚᱲᱟᱜ ᱢᱟ ᱡᱟᱦᱟᱸᱭ ᱠᱚ ᱤᱧᱟᱹᱜ ᱵᱚ ᱵᱷᱟᱹᱵᱤᱭᱮᱫᱼᱟ ᱫᱩᱨᱵᱚᱞ ᱜᱮᱭᱟ ᱫᱤᱢᱟᱠ ᱛᱟᱢ ᱠᱷᱟᱨᱟᱯ ᱟᱠᱟᱱᱟ ᱮᱱᱠᱷᱟᱱ ᱡᱚᱲᱟᱜ ᱢᱟ ᱟᱨ ᱡᱩᱫᱤ ᱟᱢ ᱥᱟᱦᱟᱥ ᱵᱟᱢ ᱵᱩᱡᱮᱫᱼᱟ ᱟᱢᱤᱡ ᱜᱩᱨᱩ ᱟᱹᱜᱩᱭᱮᱢ ᱟᱢ ᱡᱟᱦᱟᱸᱭ ᱜᱩᱨᱩ ᱢᱮᱱᱛᱮᱢ ᱢᱚᱱᱮᱭᱮ ᱠᱟᱱᱟ ᱩᱱᱤ ᱤᱧ ᱥᱟᱶ ᱨᱚᱯᱚᱲ ᱦᱚᱪᱚᱭᱮᱢ ᱥᱟᱶᱛᱟ ᱥᱚᱢᱟᱡᱽ ᱟᱹᱨᱤᱪᱟᱹᱞᱤ ᱞᱟᱭᱼᱞᱟᱠᱪᱟᱨ ᱱᱮᱢ ᱱᱮᱢᱟᱪᱟᱨ ᱱᱚᱣᱟ ᱵᱟᱨᱮᱛᱮ ᱡᱩᱫᱤ ᱥᱟᱱᱛᱟᱲ ᱠᱟᱱᱟ ᱥᱟᱱᱛᱟᱲ ᱢᱟᱭᱟᱢ ᱡᱩᱫᱤ ᱟᱢᱟᱜ ᱦᱚᱲᱢᱚ ᱨᱮ ᱞᱤᱸᱡᱤᱱ ᱠᱟᱱᱟ ᱦᱮᱰᱮᱡᱚᱜ ᱠᱟᱱᱟ ᱛᱟᱢ ᱛᱚ ᱪᱤᱠᱟᱹᱜ ᱠᱟᱱᱟ ᱛᱟᱢ ᱦᱤᱡᱩᱜ ᱢᱮ ᱪᱚᱞᱚ ᱦᱤᱡᱩᱜ ᱢᱮ ᱜᱩᱨᱞᱟᱹ ᱦᱤᱡᱩᱜ ᱢᱮ ᱞᱩᱜᱩ ᱵᱩᱨᱩ ᱞᱮᱠᱟ ᱞᱩᱜᱩ ᱵᱩᱨᱩ ᱯᱩᱦᱩ ᱞᱮᱠᱟ ᱜᱩᱨᱞᱟᱹ ᱦᱤᱡᱩᱜ ᱯᱮ ᱯᱮᱲᱟ ᱠᱚ ᱜᱟᱛᱮ ᱠᱚ ᱮᱱᱟᱝ ᱠᱷᱚᱱᱤᱧ ᱦᱚᱦᱚ ᱟᱵᱚᱱ ᱠᱟᱱᱟ ᱫᱮᱞᱟᱝ ᱫᱮᱞᱟᱝ ᱱᱚᱣᱟ ᱥᱟᱱᱛᱟᱲ ᱫᱚᱨᱵᱟᱨ ᱟᱠᱷᱲᱟ ᱛᱮ ᱟᱵᱚ ᱥᱟᱱᱛᱟᱲ ᱫᱚᱨᱵᱟᱨ ᱟᱠᱷᱲᱟ ᱛᱮ ᱚᱠᱚᱭ ᱧᱟᱢ ᱥᱟᱱᱟᱭᱮᱫ ᱵᱚᱱᱟ ᱚᱠᱚᱭ ᱮᱢ ᱥᱟᱱᱟᱭᱮᱫ ᱵᱚᱱᱟ ᱚᱠᱚᱭ ᱧᱟᱢ ᱥᱟᱱᱟᱭᱮᱫ ᱵᱚᱱᱟ ᱚᱠᱚᱭ ᱮᱢ ᱥᱟᱱᱟᱭᱮᱫ ᱵᱚᱱᱟ ᱟᱫᱚ ᱵᱟᱵᱚ ᱫᱟᱲᱟ ᱫᱟᱲᱮᱭᱟᱜᱼᱟ ᱯᱟᱞᱮ ᱡᱟᱦᱟᱸᱧ ᱴᱷᱤᱠᱟᱹ ᱠᱮᱜᱼᱟ ᱡᱟᱭᱦᱳᱠ ᱡᱟᱦᱟᱸ ᱜᱮ ᱫᱤᱞᱞᱟ ᱨᱮᱢᱟ ᱵᱟᱹᱱᱩᱜ ᱟᱹᱱᱤᱡ ᱥᱟᱱᱛᱟᱲ ᱥᱚᱢᱟᱡᱽ ᱨᱮ ᱞᱩᱝᱜᱟ ᱞᱩᱵᱽᱲᱟ ᱱᱩᱠᱩ ᱞᱩᱵᱽᱲᱟ ᱵᱟᱵᱚ ᱞᱩᱵᱽᱲᱟ ᱵᱚ ᱵᱮᱱᱟᱣ ᱠᱟᱱᱟ ᱠᱚ ᱵᱟᱵᱚ ᱫᱟᱲᱟ ᱫᱟᱲᱮᱭᱟᱜᱼᱟ ᱮᱠᱞᱟ ᱜᱮ ᱩᱱᱟᱹᱜ ᱜᱟᱹᱲᱤ

ᱡᱟᱭᱦᱳᱠ ᱩᱱᱤᱭᱟᱜ ᱪᱮᱫ ᱚᱥᱩᱵᱤᱫᱷᱟ ᱦᱩᱭ ᱠᱚᱜᱼᱟ ᱚᱱᱟ ᱢᱟ ᱦᱟᱸᱜ ᱵᱟᱵᱚ ᱞᱟᱹᱭ ᱫᱟᱲᱮᱭᱟᱜᱼᱟ ᱟᱫᱚ ᱡᱟᱭᱦᱳᱠ ᱥᱟᱨᱦᱟᱣ ᱫᱚ ᱵᱟᱹᱧ ᱥᱟᱨᱦᱟᱣᱮᱭᱟ ᱵᱟᱹᱧ ᱥᱟᱨᱦᱟᱣᱮᱭᱟ ᱪᱮᱫᱟᱜ ᱡᱮ ᱩᱱᱤ ᱦᱩᱯᱩᱡ ᱮ ᱩᱴᱷᱟᱹᱣ ᱟᱠᱟᱱᱟ ᱢᱤᱫ ᱯᱚᱫ ᱵᱟᱨ ᱯᱚᱫ ᱵᱟᱝ ᱨᱚᱯᱚᱲ ᱠᱟᱛᱮ ᱩᱱᱤ ᱦᱩᱯᱩᱡ ᱮ ᱩᱴᱷᱟᱹᱣ ᱟᱠᱟᱱᱟ ᱢᱟᱱᱮ ᱱᱚᱰᱮ ᱪᱮᱫ ᱤᱧ ᱠᱚᱭᱮ ᱠᱟᱱ ᱞᱮᱠᱟ ᱴᱟᱠᱟ ᱯᱚᱭᱥᱟ ᱛᱤᱱᱟᱹᱜ ᱤᱧ ᱠᱚᱭᱮ ᱠᱟᱱ ᱞᱮᱠᱟ ᱦᱮᱡ ᱟᱠᱟᱱ ᱫᱚ ᱞᱟᱝ ᱴᱟᱠᱟ ᱤᱢᱟᱹᱧ ᱢᱮ ᱪᱮᱫ ᱪᱮᱫ ᱤᱧ ᱠᱚᱭᱮ ᱠᱟᱱ ᱞᱮᱠᱟ ᱦᱮᱡ ᱮᱱᱟᱢ ᱪᱮᱫᱟᱜ ᱦᱮᱡ ᱮᱱᱟᱢ ᱪᱮᱫᱟᱜ ᱢᱤᱫ ᱯᱚᱫ ᱵᱟᱨ ᱯᱚᱫ ᱵᱟᱢ ᱨᱚᱯᱚᱲ ᱫᱟᱲᱮᱭᱟᱫᱟ ᱦᱮᱡ ᱮᱱᱟᱢ ᱪᱮᱫᱟᱜ